ᱥᱨᱤᱨᱟᱢᱯᱩᱨ ᱨᱮᱭᱟᱜ ᱯᱷᱞᱟᱭᱳᱵᱷᱟᱨ ᱠᱚ ᱵᱮᱱᱟᱣᱮᱫ ᱠᱟᱱ ᱯᱷᱞᱟᱭᱳᱵᱷᱟᱨ ᱵᱮᱱᱟᱣᱮᱫ ᱠᱟᱱ ᱚᱠᱛᱚ ᱚᱠᱟᱴᱟᱜ ᱵᱷᱤᱢ ᱠᱚ ᱞᱟᱜᱟᱣᱮᱫ ᱠᱟᱱ ᱚᱱᱟ ᱵᱷᱤᱢ ᱫᱚ ᱧᱩᱨᱦᱟᱹ ᱯᱮᱥᱚᱲ ᱮᱱᱟ ᱢᱮᱛᱟᱜ ᱢᱮ ᱧᱩᱨᱦᱟᱹᱭᱮᱱᱟ ᱟᱨ ᱯᱮ ᱴᱷᱮᱱ ᱜᱟᱱ ᱵᱟᱨᱟᱵᱟᱹᱨᱤ ᱨᱮ ᱴᱩᱠᱨᱟᱹᱭᱮᱱᱟ ᱛᱚ ᱵᱚᱱ ᱵᱩᱡᱷᱟᱹᱣ ᱟᱠᱟᱫ ᱜᱮᱭᱟ ᱡᱮ ᱛᱤᱱᱟᱹᱜ ᱵᱚᱛᱚᱨᱟᱱᱟᱜ ᱡᱤᱱᱤᱥ ᱠᱟᱱᱟ ᱟᱨ ᱚᱱᱟ ᱵᱷᱤᱢ ᱟᱹᱰᱤ ᱢᱟᱨᱟᱝ ᱢᱟᱨᱟᱝ ᱜᱮᱭᱟ ᱟᱨ ᱟᱹᱰᱤ ᱦᱟᱢᱟᱞ ᱦᱟᱢᱟᱞ ᱜᱮᱭᱟ ᱚᱱᱟ ᱵᱟᱨᱭᱟ ᱜᱟᱹᱰᱤ ᱛᱮᱠᱚ ᱨᱟᱠᱟᱵᱮᱫ ᱠᱟᱱᱟ ᱦᱚᱲ ᱫᱚ ᱵᱟᱠᱚ ᱨᱟᱠᱟᱵ ᱫᱟᱲᱮᱭᱟᱜᱼᱟ ᱛᱚ ᱡᱚᱦᱟᱨ ᱜᱮ ᱥᱟᱱᱟᱢ ᱜᱟᱛᱮ ᱠᱚ ᱱᱚᱣᱟ ᱥᱟᱱᱛᱟᱞᱤ ᱵᱞᱚᱜᱟᱨ ᱯᱨᱚᱥᱚᱱᱡᱤᱛ ᱤᱭᱩᱴᱩᱵᱽ ᱪᱮᱱᱮᱞ ᱨᱮ ᱟᱯᱮ ᱡᱚᱛᱚ ᱠᱚ ᱟᱹᱰᱤ ᱟᱹᱰᱤ ᱥᱣᱟᱜᱟᱛ ᱛᱚᱵᱮ ᱫᱮᱞᱟ ᱵᱷᱤᱰᱤᱭᱳ ᱢᱚᱡᱽ ᱛᱮᱵᱚᱱ ᱧᱮᱞ ᱞᱟᱹᱜᱤᱫ ᱟᱫᱚ ᱯᱮ ᱵᱩᱡᱷᱟᱹᱣ ᱛᱟᱵᱚᱱᱟ ᱫᱮᱞᱟ ᱟᱪᱪᱷᱟ ᱵᱚᱱ ᱧᱮᱞ ᱞᱟᱹᱜᱤᱫ ᱟᱹᱰᱤ ᱦᱚᱲ ᱟᱯᱮ ᱨᱟᱹᱯᱩᱫ ᱫᱚ ᱦᱟᱸᱜ ᱥᱤᱞᱤᱯ ᱱᱟ ᱥᱤᱞᱤᱯ